ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱥᱚᱜ ᱠᱟᱹᱱᱟᱹᱧ ᱥᱟᱱᱟᱢ ᱜᱮ ᱱᱟᱯᱟᱭ ᱜᱮ ᱢᱮᱱᱟᱜ ᱯᱮᱭᱟ ᱛᱚ ᱫᱤᱱᱟᱹᱢ ᱞᱮᱠᱟ ᱜᱮ ᱟᱵᱚ ᱡᱚᱠᱷᱚᱱ ᱢᱳᱵᱟᱭᱤᱞ ᱵᱚᱱ ᱳᱯᱮᱱᱟ ᱟᱨ ᱰᱮᱴᱟ ᱵᱚᱱ ᱚᱱᱟ ᱥᱮ ᱵᱟᱨ ᱫᱤᱱ ᱜᱟᱱ ᱡᱩᱫᱤ ᱨᱤᱪᱟᱨᱡᱽ ᱵᱟᱝ ᱛᱟᱦᱮᱸ ᱠᱟᱱᱟ ᱟᱨ ᱵᱟᱨ ᱫᱤᱱ ᱯᱚᱨ ᱵᱚᱱ ᱨᱤᱪᱟᱨᱡᱽ ᱮᱫᱟ ᱡᱚᱠᱷᱚᱱ ᱜᱮ ᱰᱮᱴᱟ ᱵᱚᱱ ᱚᱱᱟ ᱧᱮᱞ ᱟᱵᱚᱱ ᱟᱵᱚᱣᱟᱜ ᱱᱳᱴᱤᱯᱷᱤᱠᱮᱥᱮᱱ ᱨᱮ ᱰᱮᱴᱟ ᱚᱱ ᱪᱷᱚᱴ ᱫᱚᱢᱮ ᱱᱳᱴᱤᱥ ᱦᱤᱡᱩᱜᱼᱟ ᱯᱷᱮᱥᱵᱩᱠ ᱨᱮᱱᱟᱜ ᱦᱤᱡᱩᱜᱼᱟ ᱦᱳᱣᱟᱴᱥᱮᱯ ᱨᱮᱱᱟᱜ ᱪᱮᱫ ᱠᱚᱠᱚ ᱠᱩᱞ ᱠᱟᱫᱟ ᱚᱱᱟ ᱦᱤᱡᱩᱜᱼᱟ ᱛᱚ ᱚᱱᱟ ᱫᱚ ᱪᱮᱫᱟᱜ ᱦᱤᱡᱩᱜᱼᱟ ᱛᱚ ᱚᱱᱟ ᱠᱷᱟᱹᱛᱤᱨ ᱜᱮ ᱟᱵᱚᱣᱟᱜ ᱰᱮᱴᱟ ᱚᱱᱟ ᱵᱮᱠᱜᱨᱟᱣᱩᱱᱰ ᱨᱮ ᱪᱟᱹᱞᱩᱜᱼᱟ ᱚᱱᱟ ᱠᱷᱟᱹᱛᱤᱨ ᱛᱮ ᱟᱵᱚᱣᱟᱜ ᱰᱮᱴᱟ ᱚᱨ ᱟᱭ ᱟᱹᱰᱤ ᱡᱳᱨ ᱛᱚ ᱚᱱᱠᱟ ᱜᱮ ᱡᱩᱫᱤ ᱟᱯᱮᱭᱟᱜ ᱰᱮᱴᱟ ᱟᱹᱰᱤ ᱡᱳᱨᱮ ᱚᱨ ᱮᱫᱟ ᱵᱤᱱᱟᱹ ᱢᱟᱱᱮ ᱰᱮᱴᱟ ᱚᱱ ᱪᱷᱚᱴ ᱮᱠᱫᱚᱢ ᱮᱢᱵᱤ ᱪᱟᱵᱟᱜ ᱠᱟᱱ ᱛᱟᱯᱮᱭᱟ ᱵᱟᱯᱮ ᱵᱩᱡᱽ ᱫᱟᱲᱮᱭᱟᱜ ᱠᱟᱱᱟ ᱢᱮᱱ ᱮᱫᱟᱯᱮ ᱟᱹᱰᱤ ᱞᱚᱜᱚᱱ ᱜᱮ ᱪᱤᱠᱟᱹᱛᱮ ᱪᱟᱵᱟᱜ ᱠᱟᱱᱟ ᱵᱷᱤᱰᱭᱳ ᱵᱟᱯᱮ ᱧᱮᱞ ᱮᱫᱟ ᱪᱮᱫ ᱦᱚᱸ ᱵᱟᱯᱮ ᱧᱮᱞ ᱮᱫᱟ ᱮᱱᱛᱮ ᱨᱮᱦᱚᱸ ᱮᱢᱵᱤ ᱪᱟᱵᱟᱜ ᱠᱟᱱᱟ ᱦᱳᱭ ᱚᱱᱟ ᱜᱮ ᱛᱮᱦᱮᱧ ᱤᱧ ᱞᱟᱹᱭ ᱟᱯᱮᱭᱟ ᱪᱮᱫᱟᱜ ᱪᱟᱵᱟᱜ ᱠᱟᱱᱟ ᱛᱚ ᱚᱱᱟ ᱫᱚ ᱵᱮᱠᱜᱨᱟᱣᱩᱱᱰ ᱨᱮ ᱟᱵᱚᱣᱟᱜ ᱮᱯᱥ ᱪᱟᱹᱞᱩᱜᱼᱟ ᱡᱮᱢᱚᱱ ᱰᱮᱴᱟ ᱚᱱ ᱪᱷᱚᱴ ᱦᱳᱣᱟᱴᱥᱮᱯ ᱨᱮ ᱢᱮᱥᱮᱡᱽ ᱦᱤᱡᱩᱜᱼᱟ ᱯᱷᱮᱥᱵᱩᱠ ᱨᱮ ᱢᱮᱥᱮᱡᱽ ᱦᱤᱡᱩᱜᱼᱟ ᱤᱭᱩᱴᱩᱵᱽ ᱨᱮ ᱱᱳᱴᱤᱯᱷᱤᱠᱮᱥᱚᱱ ᱦᱤᱡᱩᱜᱼᱟ ᱚᱱᱟᱛᱮ ᱚᱨᱟ ᱵᱮᱠᱜᱨᱟᱣᱩᱱᱰ ᱨᱮ ᱪᱟᱹᱞᱩᱜᱼᱟ ᱛᱚ ᱚᱱᱟ ᱪᱤᱠᱟᱹ ᱠᱟᱛᱮᱫ ᱵᱚᱱ ᱵᱚᱱᱫᱚᱭᱟ ᱚᱱᱟ ᱠᱷᱟᱹᱛᱤᱨ ᱛᱮ ᱡᱩᱫᱤ ᱟᱵᱚ ᱦᱳᱣᱟᱴᱥᱮᱯ ᱨᱮᱱᱟᱜ ᱢᱮᱥᱮᱡᱽ ᱵᱚᱱ ᱵᱚᱱᱫᱚᱭᱟ ᱡᱮᱢᱚᱱ ᱱᱳᱴᱤᱥ ᱵᱚᱱᱫᱚᱜ ᱡᱮᱢᱚᱱ ᱚᱱᱟ ᱡᱩᱫᱤ ᱵᱚᱱ ᱵᱚᱱᱫᱚ ᱥᱟᱱᱟ ᱵᱚᱱᱟ ᱵᱮᱠᱜᱨᱟᱣᱩᱱᱰ ᱨᱮ ᱛᱚ ᱚᱱᱟ ᱠᱷᱟᱹᱛᱤᱨ ᱛᱮ ᱦᱳᱣᱟᱴᱥᱮᱯ ᱨᱮᱱᱟᱜ ᱡᱩᱫᱤ ᱵᱚᱱᱫᱚ ᱥᱟᱱᱟ ᱵᱚᱱᱟ ᱦᱳᱣᱟᱴᱥᱮᱯ ᱨᱮᱵᱚᱱ ᱠᱞᱤᱠᱟ ᱯᱷᱮᱥᱵᱩᱠ ᱨᱮᱱᱟᱜ ᱡᱩᱫᱤ ᱯᱷᱮᱥᱵᱩᱠ ᱛᱚ ᱦᱳᱣᱟᱴᱥᱮᱯ ᱨᱮᱱᱟᱜ ᱨᱤᱧ ᱞᱟᱹᱭᱟᱯᱮ ᱠᱟᱱᱟ ᱦᱳᱣᱟᱴᱥᱮᱯ ᱚᱠᱟ ᱞᱤᱱ ᱛᱷᱤᱨ ᱠᱟᱜ ᱯᱮ ᱞᱤᱱ ᱛᱷᱤᱨ ᱞᱮᱠᱷᱟᱱ ᱱᱤᱝᱠᱟᱹ ᱤᱱᱴᱟᱨᱯᱷᱮᱥ ᱦᱤᱡᱩᱜᱼᱟ ᱛᱚ ᱪᱮᱛᱟᱱ ᱨᱮᱯᱮ ᱧᱮᱞᱫᱟ ᱟᱭ ᱵᱟᱴᱚᱱ ᱦᱮᱱᱟᱜᱼᱟ ᱱᱚᱜᱼᱚᱭ ᱟᱭ ᱵᱟᱴᱚᱱ ᱚᱸᱰᱮ ᱠᱞᱤᱠ ᱯᱮ ᱠᱞᱤᱠ ᱠᱟᱛᱮᱫ ᱰᱮᱴᱟ ᱤᱭᱩᱡᱮᱥ ᱱᱚᱜᱼᱚᱭ ᱰᱮᱴᱟ ᱤᱭᱩᱡᱮᱥ ᱚᱸᱰᱮ ᱠᱞᱤᱠ ᱦᱩᱭᱩᱜ ᱛᱟᱵᱚᱱᱟ ᱛᱟᱨᱯᱚᱨ ᱯᱮ ᱧᱮᱞ ᱮᱫᱟ ᱯᱮᱭᱟ ᱦᱮᱱᱟᱜᱼᱟ ᱢᱳᱵᱟᱭᱤᱞ ᱰᱟᱴᱟ ᱡᱟᱦᱟᱸ ᱫᱚ ᱤᱱᱴᱟᱨᱱᱮᱴ ᱪᱟᱹᱞᱩᱜ ᱠᱟᱱ ᱛᱟᱵᱚᱱᱟ ᱰᱮᱴᱟ ᱚᱱ ᱠᱟᱛᱮᱫ ᱛᱟᱨᱯᱚᱨ ᱚᱣᱟᱭ ᱯᱷᱟᱭ ᱛᱮ ᱡᱩᱫᱤ ᱡᱟᱦᱟᱸᱭ ᱴᱷᱮᱱ ᱠᱷᱚᱱ ᱰᱮᱴᱟ ᱵᱚᱱ ᱦᱟᱛᱟᱣᱟ ᱛᱚᱠᱷᱚᱱ ᱦᱚᱸ ᱚᱱ ᱜᱮᱭᱟ ᱛᱚᱠᱷᱚᱱ ᱪᱟᱹᱞᱩᱜ ᱛᱟᱵᱚᱱᱟ ᱱᱚᱣᱟ ᱫᱚ ᱢᱤᱫᱴᱮᱱ ᱯᱟᱨᱢᱤᱥᱮᱱ ᱠᱟᱱᱟ ᱱᱚᱣᱟ ᱵᱮᱜᱚᱨ ᱵᱟᱝ ᱪᱟᱞᱟᱜᱼᱟ ᱰᱮᱴᱟ ᱵᱮᱜᱚᱨ ᱦᱳᱣᱟᱴᱥᱮᱯ ᱫᱚ ᱵᱟᱝ ᱪᱟᱹᱞᱩᱜᱼᱟ ᱥᱮ ᱛᱳ ᱚᱱᱟ ᱠᱷᱟᱹᱛᱤᱨ ᱛᱮ ᱱᱚᱣᱟ ᱫᱚ ᱢᱳᱵᱟᱭᱤᱞ ᱰᱮᱴᱟ ᱫᱚ ᱪᱟᱹᱞᱩᱜ ᱠᱟᱱᱟ ᱚᱣᱟᱭ ᱯᱷᱟᱭ ᱟᱨ ᱵᱮᱠᱜᱨᱟᱣᱩᱱᱰ ᱰᱮᱴᱟ ᱧᱮᱞ ᱮᱫᱟᱯᱮ ᱱᱚᱣᱟ ᱚᱱ ᱦᱮᱱᱟᱜᱼᱟ ᱚᱱᱟ ᱠᱷᱟᱹᱛᱤᱨ ᱛᱮ ᱟᱵᱚ ᱵᱤᱱᱟᱹ ᱰᱮᱴᱟ ᱚᱱ ᱪᱷᱚᱴ ᱟᱵᱚ ᱢᱮᱥᱮᱡᱽ ᱠᱚ ᱥᱮᱴᱮᱨ ᱟᱵᱚᱱᱟ ᱱᱚᱣᱟ ᱡᱩᱫᱤ ᱵᱚᱱ ᱚᱯᱷ ᱠᱟᱜᱼᱟ ᱚᱯᱷ ᱠᱟᱜᱼᱟ ᱵᱚᱱ ᱛᱟᱦᱚᱞᱮ ᱡᱚᱛᱚ ᱠᱷᱚᱱ ᱟᱵᱚ ᱦᱳᱣᱟᱴᱥᱮᱯ ᱵᱟᱵᱚᱱ ᱡᱷᱤᱡᱽ ᱛᱚᱛᱚ ᱠᱷᱚᱱ ᱟᱵᱚ ᱢᱮᱥᱮᱡᱽ ᱵᱟᱵᱚᱱ ᱧᱟᱢᱟ ᱟᱡ ᱛᱮᱫᱚ ᱛᱤᱥ ᱦᱚᱸ ᱪᱮᱛᱟᱱ ᱨᱮᱫᱚ ᱵᱟᱝ ᱨᱟᱠᱟᱵᱼᱟ ᱛᱚ ᱱᱚᱣᱟ ᱡᱩᱫᱤ ᱵᱚᱱ ᱚᱯᱷ ᱠᱟᱜᱼᱟ ᱛᱟᱦᱚᱞᱮ ᱡᱚᱠᱷᱚᱱ ᱵᱚᱱ ᱟᱵᱚ ᱦᱳᱣᱟᱴᱥᱮᱯ ᱵᱚᱱ ᱡᱷᱤᱡᱟ ᱛᱚᱠᱷᱚᱱ ᱜᱮ ᱟᱵᱚ ᱢᱮᱥᱮᱡᱽ ᱚᱱᱟ ᱵᱚᱱ ᱧᱟᱢᱟ ᱚᱱᱞᱟᱭᱤᱱ ᱨᱮ ᱡᱚᱠᱷᱚᱱ ᱵᱚᱱ ᱦᱤᱡᱩᱜᱼᱟ ᱛᱚᱠᱷᱚᱱ ᱛᱚ ᱟᱨ ᱢᱤᱫ ᱫᱷᱟᱣᱤᱧ ᱳᱯᱮᱱ ᱮᱫᱟ ᱟᱨ ᱢᱤᱫᱴᱮᱱ ᱠᱟᱹᱢᱤ ᱦᱚᱨᱟ ᱛᱚ ᱱᱚᱣᱟ ᱦᱳᱣᱟᱴᱥᱮᱯ ᱨᱮ ᱡᱩᱫᱤ ᱵᱚᱱ ᱞᱤᱝᱠ ᱛᱷᱤᱨᱟ ᱛᱟᱨᱯᱚᱨ ᱟᱨᱚ ᱱᱤᱝᱠᱟᱹ ᱚᱯᱷᱥᱮᱱ ᱦᱤᱡᱩᱜᱼᱟ ᱛᱟᱨᱯᱚᱨ ᱟᱭ ᱵᱟᱴᱚᱱ ᱨᱮ ᱠᱞᱤᱠ ᱠᱟᱛᱮᱫ ᱧᱮᱞ ᱮᱫᱟ ᱯᱮ ᱱᱳᱴᱤᱯᱷᱤᱠᱮᱥᱮᱱ ᱡᱩᱫᱤ ᱵᱚᱱᱫᱚ ᱥᱟᱱᱟ ᱯᱮᱭᱟ ᱱᱚᱰᱮ ᱡᱟᱦᱟᱸ ᱪᱮᱛᱟᱱ ᱨᱮ ᱦᱤᱡᱩᱜ ᱡᱟᱦᱟᱱᱟᱜ ᱠᱚ ᱠᱩᱞ ᱠᱮᱫᱟ ᱱᱚᱰᱮ ᱪᱮᱛᱟᱱ ᱨᱮ ᱦᱤᱡᱩᱜ ᱟᱥᱮ ᱱᱳᱴᱤᱯᱷᱤᱠᱮᱥᱮᱱ ᱦᱳᱣᱟᱴᱥᱮᱯ ᱨᱮ ᱡᱟᱦᱟᱱᱟᱜ ᱠᱚ ᱠᱩᱞ ᱠᱮᱫᱟ ᱛᱚ ᱚᱱᱟ ᱡᱩᱫᱤ ᱵᱚᱱᱫᱚ ᱥᱟᱱᱟ ᱯᱮᱭᱟ ᱱᱳᱴᱤᱯᱷᱤᱠᱮᱥᱮᱱ ᱯᱮ ᱧᱮᱞ ᱮᱫᱟ ᱱᱚᱰᱮ ᱱᱚᱰᱮ ᱤᱭᱮᱥ ᱦᱮᱱᱟᱜᱼᱟ ᱱᱚᱣᱟ ᱫᱚ ᱯᱟᱨᱢᱤᱥᱮᱱ ᱠᱟᱱᱟ ᱱᱚᱰᱮ ᱠᱞᱤᱠ ᱠᱟᱛᱮᱫ ᱟᱵᱚ ᱱᱚᱣᱟ ᱥᱳ ᱱᱳᱴᱤᱯᱷᱤᱠᱮᱥᱚᱱ ᱱᱚᱣᱟ ᱚᱯᱷ ᱞᱮᱠᱷᱟᱡ ᱟᱵᱚ ᱦᱳᱣᱟᱴᱥᱮᱯ ᱨᱮ ᱡᱟᱦᱟᱱᱟᱜ ᱠᱚ ᱠᱩᱞᱟ ᱟᱵᱚ ᱪᱮᱛᱟᱱ ᱨᱮ ᱱᱚᱰᱮ ᱵᱟᱝ ᱦᱮᱡ ᱟᱵᱚᱱᱟ ᱡᱚᱛᱚ ᱠᱷᱚᱡ ᱟᱵᱚ ᱱᱚᱣᱟ ᱚᱸᱰᱮ ᱫᱚ ᱵᱟᱝ ᱦᱤᱡᱩᱜᱼᱟ ᱟᱵᱚ ᱦᱳᱣᱟᱴᱥᱮᱯ ᱱᱚᱰᱮ ᱳᱯᱮᱱ ᱞᱟᱜᱟᱣ ᱵᱚᱱᱟ ᱛᱚᱵᱮ ᱟᱹᱱᱤᱡ ᱵᱚᱱ ᱧᱟᱢᱟ ᱱᱚᱝᱠᱟ ᱦᱳᱣᱟᱴᱥᱮᱯ ᱨᱮ ᱠᱞᱤᱠ ᱠᱟᱛᱮᱫ ᱳᱯᱮᱱ ᱞᱟᱜᱟᱣ ᱵᱚᱱᱟ ᱱᱚᱝᱠᱟ ᱜᱮ ᱮᱴᱟᱜ ᱮᱯᱥ ᱨᱮᱦᱚᱸ ᱠᱟᱹᱢᱤ ᱞᱟᱜᱟᱣ ᱵᱚᱱᱟ ᱡᱩᱫᱤ ᱯᱷᱮᱥᱵᱩᱠ ᱨᱮᱱᱟᱜ ᱚᱱᱠᱟ ᱜᱮ ᱯᱷᱮᱥᱵᱩᱠ ᱞᱤᱝᱠ ᱴᱷᱤᱠ ᱞᱟᱜᱟᱣ ᱵᱚᱱᱟ ᱛᱟᱨᱯᱚᱨ ᱮᱯ ᱤᱱᱯᱷᱳ ᱨᱮ ᱱᱚᱰᱮ ᱠᱞᱤᱠ ᱞᱟᱜᱟᱣ ᱵᱚᱱᱟ ᱟᱭ ᱵᱟᱴᱚᱱ ᱡᱟᱦᱟᱸ ᱛᱟᱨᱯᱚᱨ ᱱᱚᱣᱟ ᱨᱮᱦᱚᱸ ᱧᱮᱞ ᱯᱮ ᱰᱮᱴᱟ ᱤᱭᱩᱡᱮᱥ ᱠᱞᱤᱠ ᱠᱤᱫᱟᱹᱧ ᱛᱟᱨᱯᱚᱨ ᱧᱮᱞ ᱯᱮ ᱱᱚᱰᱮ ᱫᱚ ᱚᱯᱷ ᱜᱮᱛᱤᱧᱟ ᱛᱚ ᱵᱮᱠᱜᱨᱟᱣᱩᱱᱰ ᱨᱮ ᱱᱚᱣᱟ ᱫᱚ ᱵᱟᱝ ᱪᱟᱹᱞᱩᱜ ᱠᱟᱱᱟ ᱢᱳᱵᱟᱭᱤᱞ ᱰᱮᱴᱟ ᱛᱮ ᱪᱟᱹᱞᱩᱜ ᱠᱟᱱᱟ ᱟᱨ ᱚᱣᱟᱭᱯᱷᱟᱭ ᱛᱮ ᱪᱟᱹᱞᱩᱜ ᱠᱟᱱᱟ ᱛᱚ ᱚᱱᱠᱟᱜᱮ ᱟᱨᱚ ᱡᱩᱫᱤ ᱤᱭᱩᱴᱩᱵᱽ ᱨᱮᱱᱟᱜ ᱵᱚᱱ ᱧᱮᱞᱟ ᱛᱚ ᱤᱭᱩᱴᱩᱵᱽ ᱨᱮ ᱵᱚᱞᱚᱭᱮᱱᱟ ᱧᱮᱞ ᱫᱟᱯᱮ ᱤᱭᱩᱴᱩᱵᱽ ᱛᱚ ᱱᱚᱣᱟ ᱵᱚᱱ ᱞᱤᱝᱠ ᱛᱷᱤᱨ ᱠᱟᱜᱼᱟ ᱛᱟᱨᱯᱚᱨ ᱟᱭ ᱵᱟᱴᱚᱱ ᱨᱮᱵᱚᱱ ᱠᱞᱤᱠᱟ ᱱᱚᱜᱼᱚᱭ ᱪᱮᱛᱟᱱ ᱨᱮ ᱟᱭ ᱵᱟᱴᱚᱱ ᱨᱤᱧ ᱠᱞᱤᱠ ᱠᱮᱫᱟ ᱱᱚᱰᱮ ᱦᱚᱸ ᱰᱮᱴᱟ ᱤᱭᱩᱡᱮᱡᱽ ᱡᱩᱫᱤ ᱯᱮ ᱧᱮᱞᱟ ᱱᱚᱰᱮ ᱵᱮᱠᱜᱨᱟᱣᱩᱱᱰ ᱫᱚᱧ ᱚᱯᱷ ᱠᱟᱫᱟ ᱱᱚᱣᱟ ᱚᱱ ᱞᱮᱠᱷᱟᱡ ᱟᱡ ᱛᱮᱜᱮ ᱢᱟᱱᱮ ᱵᱮᱠᱜᱨᱟᱣᱩᱱᱰ ᱨᱮ ᱪᱟᱹᱞᱩᱜᱼᱟ ᱢᱟᱱᱮ ᱰᱮᱴᱟ ᱚᱱ ᱥᱚᱴ ᱢᱟᱱᱮ ᱟᱡ ᱛᱮᱜᱮ ᱱᱳᱴᱤᱯᱷᱤᱠᱮᱥᱮᱱ ᱠᱚ ᱦᱤᱡᱩᱜᱼᱟ ᱚᱱᱟ ᱡᱮᱢᱚᱱ ᱟᱡᱛᱮ ᱵᱟᱝ ᱦᱤᱡᱩᱜ

ᱛᱟᱦᱚᱞᱮ ᱠᱷᱟᱱ ᱫᱚ ᱚᱱᱠᱟ ᱰᱮᱴᱟ ᱚᱱ ᱜᱮᱭᱟ ᱡᱚ ᱥᱟᱱᱟᱢᱟᱜ ᱜᱮ ᱚᱱ ᱜᱮᱭᱟ ᱥᱟᱵ ᱠᱟᱜ ᱯᱮ ᱜᱩᱜᱩᱞ ᱜᱮ ᱵᱟᱝ ᱪᱟᱹᱞᱩᱜ ᱠᱟᱱᱟ ᱥᱮ ᱤᱭᱩᱴᱩᱵᱽ ᱜᱮ ᱵᱟᱝ ᱪᱟᱹᱞᱩᱜ ᱠᱟᱱᱟ ᱥᱟᱵ ᱠᱟᱜ ᱯᱮ ᱤᱭᱩᱴᱩᱵᱽ ᱜᱮ ᱵᱟᱝ ᱪᱟᱹᱞᱩᱜ ᱠᱟᱱᱟ ᱜᱩᱜᱩᱞ ᱰᱮᱴᱟ ᱚᱱ ᱜᱮᱛᱟ ᱯᱮᱭᱟ ᱡᱚᱛᱚ ᱴᱷᱤᱠ ᱜᱮᱭᱟ ᱮᱢᱵᱤ ᱠᱚᱦᱚᱸ ᱦᱮᱱᱟᱜᱼᱟ ᱮᱱᱛᱮ ᱨᱮᱦᱚᱸ ᱵᱟᱝ ᱪᱟᱹᱞᱩᱜ ᱠᱟᱱᱟ ᱤᱧ ᱫᱩᱧ ᱢᱚᱱᱮᱭᱟ ᱟᱯᱮᱭᱟᱜ ᱪᱮᱫ ᱞᱟᱹᱜᱤᱫ ᱵᱟᱭᱪᱟᱱᱥ ᱛᱮ ᱚᱱᱟ ᱠᱞᱤᱠ ᱟᱠᱟᱱᱟ ᱱᱚᱝᱠᱟ ᱠᱞᱤᱠ ᱟᱠᱟᱱᱟ ᱚᱸᱰᱮ ᱤᱭᱟᱹᱨᱮ ᱤᱭᱩᱴᱩᱵᱽ ᱨᱮ ᱠᱞᱤᱠ ᱠᱟᱛᱮᱫ ᱟᱭ ᱵᱟᱴᱚᱱ ᱨᱮ ᱠᱞᱤᱠ ᱠᱟᱛᱮᱫ ᱱᱚᱣᱟ ᱰᱮᱴᱟ ᱤᱭᱩᱡᱮᱥ ᱡᱟᱦᱟᱸ ᱱᱚᱣᱟ ᱫᱚ ᱟᱯᱮᱭᱟᱜ ᱚᱯᱷ ᱟᱠᱟᱱᱟ ᱛᱚ ᱱᱚᱣᱟ ᱟᱯᱮ ᱪᱮᱠ ᱠᱟᱛᱮᱫ ᱱᱚᱝᱠᱟ ᱞᱤᱱ ᱛᱷᱤᱨ ᱠᱟᱛᱮᱫ ᱟᱭ ᱵᱟᱴᱚᱱ ᱱᱚᱰᱮ ᱪᱮᱠ ᱫᱟᱲᱮᱭᱟᱜᱼᱟ ᱯᱮ ᱡᱩᱫᱤ ᱵᱟᱭ ᱪᱟᱱᱥ ᱛᱮ ᱚᱯᱷ ᱠᱟᱱᱟ ᱛᱟᱦᱚᱞᱮ ᱚᱱᱟ ᱯᱮ ᱚᱱ ᱠᱟᱛᱮᱫ ᱱᱚᱣᱟ ᱯᱟᱨᱢᱤᱥᱮᱱ ᱯᱮ ᱮᱞᱟᱣ ᱠᱟᱛᱮᱫ ᱟᱯᱮᱭᱟᱜ ᱚᱱᱟ ᱪᱟᱹᱞᱩ ᱫᱟᱲᱮᱭᱟᱜᱼᱟ ᱛᱚ ᱱᱚᱝᱠᱟ ᱜᱮ ᱡᱩᱫᱤ ᱟᱨᱚ ᱮᱴᱠᱮᱴᱚᱬᱮ ᱠᱚ ᱯᱟᱲᱟᱣ ᱟᱯᱮᱭᱟ ᱛᱟᱦᱚᱞᱮ ᱠᱚᱢᱮᱱᱴ ᱨᱮ ᱞᱟᱹᱭ ᱠᱟᱛᱮᱫ ᱞᱟᱹᱭᱟᱹᱧ ᱯᱮ ᱡᱮ ᱚᱠᱟ ᱞᱮᱠᱟ ᱟᱯᱮ ᱮᱴᱠᱮᱴᱚᱬᱮ ᱨᱮᱯᱮ ᱯᱟᱲᱟᱣ ᱠᱟᱱᱟ ᱛᱚ ᱤᱧ ᱥᱚᱢᱟᱫᱷᱟᱱ ᱨᱮᱱᱟᱜ ᱤᱧ ᱪᱮᱥᱴᱟᱭᱟ ᱡᱟᱦᱟᱸ ᱛᱤᱱᱟᱹᱜ ᱤᱧ ᱵᱟᱲᱟᱭᱟ ᱩᱱᱟᱹᱜ ᱤᱧ ᱞᱟᱹᱭ ᱟᱯᱮᱭᱟ ᱢᱟ ᱛᱟᱦᱚᱞᱮ ᱵᱷᱤᱰᱤᱭᱳ ᱟᱹᱰᱤ ᱡᱮᱞᱮᱧᱚᱜ ᱠᱟᱱᱟ ᱯᱟᱸᱪ ᱢᱤᱱᱤᱴ ᱦᱩᱭᱱᱟ ᱱᱚᱰᱮ ᱜᱮ ᱵᱷᱤᱰᱤᱭᱳ ᱫᱚᱧ ᱢᱩᱪᱟᱹᱫ ᱮᱫᱟ